ᱯᱷᱟᱭᱱᱟᱞᱤ ᱜᱟᱛᱮ ᱠᱚ ᱤᱧ ᱟᱨ ᱵᱟᱹᱦᱩ ᱫᱚ ᱱᱟᱜ ᱚᱲᱟᱜ ᱦᱮᱡ ᱦᱤᱡᱩᱜ ᱠᱟᱱᱟ ᱦᱮᱸ ᱥᱮ ᱤᱧ ᱟᱨ ᱵᱟᱹᱦᱩ ᱫᱚ ᱱᱟᱜ ᱱᱤᱛᱚᱜ ᱚᱲᱟᱜ ᱞᱤᱧ ᱥᱮᱴᱮᱨ ᱟᱠᱟᱱᱟ ᱟᱨ ᱵᱟᱹᱵᱩ ᱱᱟᱜ ᱤᱧ ᱫᱮᱠᱷᱟᱣ ᱟᱯᱮᱭᱟ ᱟᱞᱮᱭᱟᱜ ᱠᱩᱴᱷᱤᱱ ᱦᱮᱸᱥᱮ ᱛᱚ ᱩᱱᱤᱜᱮ ᱛᱟᱵᱚ ᱧᱮᱞ ᱟᱯᱮ ᱫᱮᱠᱷᱤ ᱵᱟᱹᱵᱩ ᱡᱚᱦᱟᱨ ᱜᱮ ᱥᱟᱱᱟᱢ ᱠᱚ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱟᱨ ᱢᱤᱫ ᱱᱟᱣᱟ ᱵᱷᱤᱰᱤᱭᱳ ᱨᱮ ᱟᱨ ᱜᱟᱛᱮ ᱠᱚ ᱛᱮᱦᱮᱧ ᱫᱚ ᱛᱟᱵᱚ ᱦᱩᱞ ᱢᱟᱦᱟ ᱠᱟᱱᱟ ᱦᱮᱸᱥᱮ ᱟᱨ ᱟᱞᱮ ᱟᱛᱳ ᱨᱮ ᱦᱟᱸᱜ ᱚᱠᱟ ᱞᱮᱠᱟ ᱦᱩᱞ ᱢᱟᱦᱟ ᱞᱮ ᱢᱟᱱᱟᱣᱮᱫᱼᱟ ᱛᱚ ᱥᱟᱱᱟᱢᱟᱜ ᱱᱚᱣᱟ ᱵᱷᱤᱰᱤᱭᱳ ᱨᱤᱧ ᱫᱮᱠᱷᱟᱣ ᱟᱯᱮ ᱛᱟᱵᱚᱱᱟ ᱧᱮᱞ ᱛᱟᱵᱚᱱ ᱯᱮ ᱟᱨ ᱛᱮᱦᱮᱧᱟᱜ ᱵᱷᱤᱰᱤᱭᱳ ᱫᱚ ᱦᱟᱸᱜ ᱠᱷᱟᱱ ᱟᱹᱰᱤ ᱦᱟᱸᱜ ᱠᱷᱟᱱ ᱡᱚᱢ ᱡᱚᱢᱟᱴ ᱦᱩᱭᱩᱜ ᱞᱟᱹᱜᱤᱫ ᱟᱹᱰᱤ ᱫᱤᱱ ᱛᱟᱭᱚᱢ ᱦᱟᱸᱜ ᱵᱷᱤᱰᱤᱭᱳ ᱛᱟᱵᱚᱱ ᱦᱤᱡᱩᱜ ᱠᱟᱱᱟ ᱟᱨ

ᱤᱱᱟᱹᱛᱮ ᱵᱟᱨᱭᱟ ᱞᱟᱭᱤᱱ ᱛᱮ ᱡᱷᱚᱛᱚ ᱦᱚᱲᱞᱮ ᱛᱤᱸᱜᱩᱭᱮᱫ ᱠᱚᱣᱟ ᱟᱨ ᱡᱷᱚᱛᱚ ᱦᱚᱲ ᱠᱚ ᱛᱤᱸᱜᱩ ᱦᱩᱭ ᱞᱮᱱᱠᱷᱟᱱ ᱜᱮ ᱦᱟᱸᱜ ᱨᱮᱞᱤ ᱫᱚ ᱛᱟᱦᱚᱞᱮ ᱵᱟᱡᱟᱨ ᱥᱮᱫ ᱥᱮᱱᱚᱜᱼᱟ ᱛᱚ ᱪᱚᱞᱚ ᱧᱮᱞ ᱛᱟᱵᱚᱱ ᱯᱮ ᱞᱟᱦᱟ ᱥᱮᱫ ᱪᱮᱫ ᱞᱮᱠᱟ ᱨᱮᱞᱤ ᱟᱹᱪᱩᱨᱚᱜ ᱠᱟᱱᱟ ᱟᱞᱳᱠ ᱟᱢ ᱪᱮᱫ ᱮᱢ ᱠᱤᱨᱤᱧᱟ

ᱛᱚ ᱜᱟᱛᱮ ᱠᱚ ᱱᱚᱜᱼᱚᱭ ᱯᱮ ᱧᱮᱞ ᱧᱟᱢᱮᱫ ᱛᱟᱵᱚᱱᱟ ᱱᱚᱣᱟ ᱜᱮ ᱠᱟᱱᱟ ᱟᱞᱮ ᱟᱹᱛᱩ ᱨᱮᱭᱟᱜ ᱥᱤᱫᱩ ᱠᱟᱹᱱᱩ ᱢᱳᱲ ᱫᱚ ᱟᱨ ᱱᱚᱰᱮ ᱫᱚ ᱞᱟᱦᱟ ᱛᱮᱱᱟᱜ ᱵᱞᱚᱜᱽ ᱨᱮᱦᱚᱸ ᱯᱮ ᱧᱮᱞ ᱵᱟᱲᱟ ᱟᱠᱟᱫᱟ ᱱᱚᱣᱟ ᱢᱳᱲ ᱫᱚ ᱟᱨ ᱛᱮᱦᱮᱧ ᱫᱚ ᱱᱮᱣᱛᱟ ᱯᱟᱲᱟ ᱞᱮᱠᱟᱛᱮ ᱢᱮᱱᱟᱜ ᱟᱠᱟᱫᱮ ᱛᱟᱞᱮᱭᱟ ᱦᱟᱸᱜ ᱠᱷᱟᱱ ᱯᱚᱥᱪᱤᱢ ᱢᱮᱫᱽᱱᱤᱯᱩᱨ ᱡᱮᱞᱟ ᱯᱟᱨᱟᱱᱤᱠ ᱵᱟᱵᱟ ᱥᱩᱵᱳᱫᱷ ᱦᱮᱢᱵᱨᱚᱢ ᱦᱟᱸᱜ ᱠᱷᱟᱱᱮ ᱦᱤᱡᱩᱜ ᱠᱟᱱᱟ ᱟᱫᱚ ᱩᱱᱤ ᱜᱮ ᱦᱟᱸᱜ ᱠᱷᱟᱱ ᱟᱛᱟᱝ ᱫᱟᱨᱟᱢᱮᱭᱟ ᱞᱮ ᱠᱤᱪᱷᱩ ᱠᱷᱚᱱ ᱛᱟᱭᱚᱢ ᱟᱨ ᱱᱤᱛᱚᱜ ᱱᱤᱛᱚᱜ ᱜᱮ ᱟᱞᱮᱭᱟᱜ ᱨᱮᱞᱤ ᱫᱚ ᱛᱟᱵᱚ ᱦᱟᱸᱜ ᱱᱚᱰᱮ ᱨᱩᱣᱟᱹᱲ ᱦᱮᱡ ᱮᱱᱟ ᱟᱨ ᱟᱞᱮ ᱨᱮᱱ ᱠᱚᱢᱤᱴᱤ ᱠᱚᱲᱟ ᱠᱚ ᱦᱟᱸᱜ ᱠᱷᱟᱱ ᱠᱟᱹᱴᱤᱡ ᱡᱚᱢᱟᱜ ᱧᱩᱣᱟᱜ ᱨᱮᱭᱟᱜ ᱞᱮ ᱵᱮᱵᱚᱥᱛᱷᱟ ᱟᱠᱟᱫᱼᱟ ᱟᱫᱚ ᱱᱤᱛᱚᱜ ᱫᱚ ᱥᱟᱱᱟᱢ ᱦᱚᱲ ᱠᱚ ᱦᱟᱸᱜ ᱠᱟᱹᱴᱤᱡ ᱠᱚ ᱡᱚᱢ ᱧᱩ ᱦᱚᱪᱚ ᱞᱮᱠᱚ ᱜᱮ ᱤᱱᱟᱹ ᱛᱟᱭᱚᱢ ᱦᱟᱸᱜ ᱠᱷᱟᱱ ᱜᱟᱞᱢᱟᱨᱟᱣ ᱠᱚ ᱜᱚᱢᱠᱮ ᱛᱟᱠᱚᱣᱟᱜ ᱞᱮ ᱟᱸᱡᱚᱢᱟ

ᱛᱚ ᱯᱷᱟᱭᱱᱮᱞᱤ ᱜᱟᱛᱮ ᱠᱚ ᱛᱮᱦᱮᱧ ᱫᱚ ᱦᱟᱸᱜ ᱦᱩᱞ ᱢᱟᱦᱟ ᱞᱮ ᱢᱟᱱᱟᱣ ᱵᱟᱛᱟᱣ ᱠᱮᱜᱼᱟ ᱟᱨ ᱱᱚᱰᱮ ᱫᱟᱫᱟ ᱛᱟᱹᱠᱤᱱ ᱠᱤᱱ ᱥᱮᱴᱮᱨ ᱠᱤᱱ ᱛᱟᱦᱮᱸ ᱠᱟᱱᱟ ᱟᱨ ᱢᱤᱫᱴᱮᱡ ᱥᱟᱵᱥᱠᱨᱟᱭᱵᱟᱨ ᱦᱚᱸ ᱛᱟᱦᱮᱸ ᱠᱟᱱᱟ ᱛᱚ ᱧᱮᱞ ᱠᱟᱛᱮ ᱤᱧ ᱯᱚᱨᱤᱪᱚᱭᱮᱱᱟ ᱤᱧ ᱥᱟᱞᱟᱜ ᱜᱮ ᱡᱮ ᱫᱟᱭ ᱡᱮ ᱟᱢ ᱥᱟᱵᱥᱠᱨᱟᱭᱵᱟᱨ ᱠᱟᱱᱟᱞᱤᱧ ᱛᱚ ᱨᱟᱹᱥᱠᱟᱹᱧ ᱵᱩᱡᱷᱟᱹᱣ ᱠᱮᱜᱼᱟ ᱟᱨ ᱟᱹᱜᱩ ᱠᱤᱫᱤᱧ ᱵᱷᱤᱰᱤᱭᱳ ᱛᱮ ᱦᱮᱸ ᱥᱮ ᱛᱚ ᱯᱷᱟᱭᱱᱮᱞᱤ ᱜᱟᱛᱮ ᱠᱚ ᱱᱤᱛᱚᱜ ᱫᱚ ᱦᱟᱸᱜ ᱠᱷᱟᱱ ᱫᱟᱠᱟ ᱠᱚᱫᱚᱞᱮ ᱡᱚᱢ ᱦᱩᱭ ᱠᱮᱜᱼᱟ ᱦᱮᱸ ᱥᱮ ᱟᱨ ᱱᱤᱛᱚᱜ ᱫᱚ ᱦᱟᱸᱜ ᱠᱷᱟᱱ ᱟᱭᱢᱟ ᱞᱮᱠᱟ ᱢᱟᱱᱟ ᱱᱟᱱᱟ ᱦᱩᱱᱟᱹᱨ ᱠᱚ ᱦᱟᱸᱜ ᱠᱷᱟᱱ ᱢᱟᱱᱟ ᱦᱮᱯᱨᱟᱣ ᱠᱷᱮᱞᱳᱰ ᱦᱮᱯᱨᱟᱣ ᱠᱚ ᱢᱮᱱᱟᱜ ᱟᱠᱟᱫᱼᱟ ᱟᱫᱚ ᱚᱱᱟ ᱠᱚ ᱦᱩᱭᱩᱜ ᱞᱟᱹᱜᱤᱫ ᱱᱤᱛᱚᱜ ᱫᱚ ᱪᱚᱞᱚ ᱧᱮᱞ ᱛᱟᱵᱚᱱ ᱠᱚ ᱚᱱᱟ ᱠᱚ ᱫᱤᱱ ᱛᱟᱭᱚᱢ ᱟᱨ ᱢᱤᱫ ᱦᱚᱲ ᱥᱟᱞᱟᱜ ᱧᱟᱯᱟᱢ ᱦᱚᱪᱚᱭᱮᱫ ᱯᱮ ᱛᱟᱵᱚᱱᱟ ᱧᱮᱞᱮᱫ ᱯᱮ ᱱᱟᱜ ᱩᱱᱤ ᱚᱠᱚᱭ ᱠᱟᱱᱟᱭ ᱦᱮᱸ ᱥᱮ

ᱟᱨ ᱤᱧ ᱟᱨ ᱵᱟᱹᱦᱩ ᱫᱚ ᱱᱟᱜ ᱱᱤᱛᱚᱜ ᱚᱲᱟᱜ ᱞᱤᱧ ᱥᱮᱴᱮᱨ ᱟᱠᱟᱱᱟ ᱟᱨ ᱵᱟᱹᱵᱩ ᱱᱟᱜ ᱤᱧ ᱫᱮᱠᱷᱟᱣ ᱟᱯᱮᱭᱟ ᱟᱞᱮᱭᱟᱜ ᱛᱤᱠᱤᱱ ᱦᱮᱸ ᱥᱮ ᱛᱚ ᱩᱱᱤᱜᱮ ᱛᱟᱵᱚᱱ ᱧᱮᱞ ᱯᱮ ᱫᱮᱠᱷᱤ ᱵᱟᱹᱵᱩ ᱟᱹᱜᱩᱭ ᱯᱮ ᱥᱚᱱᱟ ᱵᱟᱵᱟ ᱩᱱᱤ ᱛᱚᱨᱟ ᱧᱮᱞ ᱯᱮ ᱱᱩᱭ ᱠᱟᱱᱟ ᱱᱩᱭ ᱦᱩᱭᱩᱜ ᱠᱟᱱᱟ ᱢᱟᱨᱥᱟᱞ ᱢᱟᱱᱰᱤ ᱱᱩᱭ ᱛᱚᱨᱟ ᱧᱮᱞ ᱯᱮ ᱥᱚᱱᱟ ᱵᱟᱵᱟ ᱵᱟᱵᱟ ᱦᱟᱭ ᱞᱟᱹᱭ ᱢᱮ ᱦᱟᱭ ᱦᱟᱭ ᱦᱟᱭ ᱦᱮᱸ ᱫᱚᱢᱮ ᱵᱩᱡᱷᱤ ᱦᱮᱸ ᱛᱚ ᱧᱮᱞ ᱠᱮᱫᱮᱭᱟ ᱯᱮ ᱵᱟᱹᱵᱩ ᱛᱚ ᱪᱚᱞᱚ ᱵᱚᱱ